ᱛᱚ ᱛᱮᱦᱮᱧ ᱟᱵᱚ ᱦᱮᱡ ᱥᱮᱴᱮᱨ ᱢᱮᱱᱟᱜ ᱵᱚᱱᱟ ᱱᱚᱣᱟ ᱯᱩᱨᱩᱞᱤᱭᱟᱹ ᱡᱮᱞᱟ ᱨᱮ ᱟᱫᱚ ᱛᱮᱦᱮᱧᱟᱜ ᱱᱚᱰᱮ ᱢᱤᱫ ᱜᱚᱝᱠᱮ ᱵᱚᱱ ᱧᱟᱢ ᱠᱟᱫᱮᱭᱟ ᱜᱚᱝᱠᱮ ᱡᱚᱦᱟᱨ ᱜᱮ ᱡᱚᱦᱟᱨ ᱜᱮ ᱟᱪᱪᱷᱟ ᱜᱚᱝᱠᱮ ᱟᱹᱵᱤᱱᱟᱜ ᱩᱯᱨᱩᱢ ᱠᱟᱹᱴᱤᱡ ᱞᱟᱹᱭ ᱵᱤᱱ ᱟᱹᱞᱤᱧ ᱫᱚ ᱟᱹᱞᱤᱧ ᱧᱩᱛᱩᱢ ᱫᱚ ᱥᱚᱯᱚᱱ ᱦᱮᱢᱵᱨᱚᱢ ᱱᱚᱣᱟ ᱚᱨᱜᱟᱱᱟᱭᱡᱤᱝ ᱠᱚᱢᱤᱴᱤ ᱨᱮᱱ ᱟᱹᱞᱤᱧ ᱫᱚ ᱮᱥᱤᱥᱴᱮᱱᱴ ᱥᱮᱠᱨᱮᱴᱟᱨᱤ ᱟᱪᱪᱷᱟ ᱜᱚᱝᱠᱮ ᱛᱮᱦᱮᱧ ᱱᱚᱜᱼᱚᱭ ᱡᱮ ᱨᱮᱞᱤ ᱱᱚᱣᱟ ᱫᱚ ᱪᱮᱫ ᱨᱮᱱᱟᱜ ᱨᱮᱞᱤ ᱦᱩᱭᱩᱜ ᱠᱟᱱᱟ ᱛᱷᱚᱲᱟ ᱞᱟᱹᱭ ᱵᱤᱱ ᱥᱮ ᱠᱟᱹᱴᱤᱡ

ᱡᱟᱦᱟᱸ ᱨᱮᱞᱤ ᱦᱩᱭᱱᱟ ᱦᱩᱭ ᱯᱚᱨᱮ ᱫᱚ ᱱᱤᱛᱚᱜ ᱫᱚ ᱱᱮᱣᱛᱟ ᱯᱮᱲᱟ ᱠᱚ ᱫᱟᱨᱟᱢ ᱦᱩᱭᱩᱜᱼᱟ ᱟᱨ ᱚᱱᱟ ᱚᱱᱟ ᱯᱚᱨᱮ ᱟᱨ ᱟᱵᱚ ᱵᱤᱵᱷᱤᱱᱱᱚ ᱥᱮᱥᱮᱱ ᱢᱮᱱᱟᱜᱼᱟ ᱚᱱᱟ ᱥᱮᱥᱮᱱ ᱨᱮ ᱢᱤᱢᱤᱫᱴᱟᱝ ᱴᱚᱯᱤᱠ ᱦᱟᱸᱜ ᱟᱞᱳᱪᱚᱱᱟ ᱦᱩᱭᱩᱜᱼᱟ ᱦᱮᱸ ᱟᱵᱚ ᱡᱟᱦᱟᱸ ᱚᱱᱚᱞ ᱠᱚ ᱮᱢᱟᱱ ᱠᱚ ᱡᱟᱦᱟᱸ ᱠᱚ ᱥᱮᱫᱟᱭᱟᱜ ᱢᱟᱨᱮᱭᱟᱜ ᱢᱟᱨᱮᱭᱟᱜ